ᱥᱟᱱᱟᱢ ᱠᱷᱚᱱ ᱞᱟᱦᱟᱛᱮ ᱟᱯᱮ ᱠᱚᱣᱟᱜ ᱢᱟᱱᱚᱛ ᱡᱚᱦᱟᱨ ᱫᱟᱨᱟᱭ ᱠᱟᱱ ᱱᱟᱣᱟᱱᱟᱜ ᱞᱮᱴᱮᱥᱴ ᱵᱷᱤᱰᱤᱭᱳ ᱠᱚ ᱧᱮᱞ ᱞᱟᱹᱜᱤᱫ ᱱᱚᱣᱟ ᱤᱭᱩᱴᱩᱵᱽ ᱪᱮᱱᱮᱞ ᱥᱟᱵᱥᱠᱨᱟᱭᱤᱵᱽ ᱛᱟᱵᱚᱱ ᱯᱮ ᱥᱟᱶᱛᱮ ᱜᱷᱚᱱᱴᱟ ᱵᱚᱴᱚᱱ ᱦᱚᱸ ᱠᱞᱤᱠ ᱛᱟᱵᱚᱱ ᱯᱮ ᱛᱮᱦᱮᱧᱟᱜ ᱵᱷᱤᱰᱤᱭᱳ ᱨᱮᱵᱚᱱ ᱧᱮᱞᱟ ᱛᱩᱨᱩᱭ ᱨᱤᱛᱩ ᱟᱵᱚ ᱵᱷᱟᱨᱚᱛ ᱵᱚᱨᱥᱚ ᱨᱮ ᱨᱤᱛᱩ ᱫᱚ ᱛᱩᱨᱩᱭ ᱛᱷᱚᱠ ᱨᱮ ᱦᱟᱹᱴᱤᱧ ᱟᱠᱟᱱᱟ ᱯᱩᱭᱞᱩ ᱨᱮ ᱢᱮᱱᱟᱜᱼᱟ ᱯᱩᱥ ᱟᱨ ᱢᱟᱜᱽ ᱯᱩᱥ ᱵᱚᱸᱜᱟ ᱟᱨ ᱢᱟᱜᱽ ᱵᱚᱸᱜᱟ ᱫᱚ ᱨᱟᱵᱟᱝ ᱨᱤᱛᱩ ᱦᱤᱱᱫᱤ ᱛᱮ ᱥᱤᱛ ᱨᱤᱛᱩ ᱫᱚᱥᱟᱨ ᱨᱮ ᱢᱮᱱᱟᱜᱼᱟ ᱯᱷᱟᱹᱜᱩᱱ ᱟᱨ ᱪᱟᱹᱛ ᱯᱷᱟᱹᱜᱩᱱ ᱵᱚᱸᱜᱟ ᱟᱨ ᱪᱟᱹᱛ ᱵᱚᱸᱜᱟ ᱫᱚ ᱱᱤᱨᱚᱱ ᱨᱤᱛᱩ ᱦᱤᱱᱫᱤ ᱛᱮ ᱵᱚᱥᱚᱱᱛ ᱨᱤᱛᱩ ᱛᱮᱥᱟᱨ ᱨᱮ ᱢᱮᱱᱟᱜᱼᱟ ᱵᱟᱹᱭᱥᱟᱹᱠᱷ ᱟᱨ ᱡᱷᱮᱸᱴ ᱵᱟᱹᱭᱥᱟᱹᱠᱷ ᱵᱚᱸᱜᱟ ᱟᱨ ᱡᱷᱮᱸᱴ ᱵᱚᱸᱜᱟ ᱫᱚ ᱥᱤᱛᱩᱝ ᱨᱤᱛᱩ ᱦᱤᱱᱫᱤ ᱛᱮ ᱜᱨᱤᱥᱢᱚ ᱨᱤᱛᱩ ᱯᱩᱱ ᱨᱮ ᱢᱮᱱᱟᱜᱼᱟ ᱟᱥᱟᱲ ᱟᱨ ᱥᱟᱱ ᱟᱥᱟᱲ ᱵᱚᱸᱜᱟ ᱟᱨ ᱥᱟᱱ ᱵᱚᱸᱜᱟ ᱫᱚ ᱡᱟᱹᱯᱩᱫ ᱨᱤᱛᱩ ᱦᱤᱱᱫᱤ ᱛᱮ ᱵᱟᱨᱥᱟ ᱨᱤᱛᱩ ᱢᱚᱬᱮ ᱨᱮ ᱢᱮᱱᱟᱜᱼᱟ ᱵᱷᱟᱫᱚᱨ ᱟᱨ ᱫᱟᱸᱥᱟᱭ ᱵᱷᱟᱫᱚᱨ ᱵᱚᱸᱜᱟ ᱟᱨ ᱫᱟᱸᱥᱟᱭ ᱵᱚᱸᱜᱟ ᱫᱚ ᱦᱮᱢᱟᱞ ᱨᱤᱛᱩ ᱦᱤᱱᱫᱤ ᱛᱮ ᱥᱚᱨᱚᱫ ᱨᱤᱛᱩ ᱛᱩᱨᱩᱭ ᱨᱮ ᱢᱮᱱᱟᱜᱼᱟ ᱥᱚᱦᱨᱟᱭ ᱟᱨ ᱟᱸᱜᱷᱟᱲ ᱥᱚᱦᱨᱟᱭ ᱵᱚᱸᱜᱟ ᱟᱨ ᱟᱸᱜᱷᱟᱲ ᱵᱚᱸᱜᱟ ᱫᱚ ᱦᱟᱣᱮᱫ ᱨᱤᱛᱩ ᱦᱤᱱᱫᱤ ᱛᱮ ᱦᱮᱢᱚᱱᱛ ᱨᱤᱛᱩ